ᱡᱚᱛᱚ ᱠᱷᱚᱱᱟᱜ ᱞᱟᱦᱟᱛᱮ ᱦᱟᱱᱟ ᱱᱟᱣᱟ ᱵᱟᱝ ᱵᱟᱱᱟᱢ ᱠᱟᱛᱮ ᱥᱟᱱᱟᱢ ᱠᱚᱜᱮ ᱵᱷᱚᱸᱡᱽ ᱫᱤᱥᱚᱢ ᱨᱮᱱᱟᱜ ᱢᱚᱡᱽ ᱡᱚᱦᱟᱨ ᱵᱟᱨ ᱛᱤᱛᱮ ᱟᱨ ᱵᱟᱹᱲᱛᱤ ᱠᱟᱛᱮ ᱟᱯᱮ ᱠᱚᱜᱮᱧ ᱟᱹᱲᱛᱤ ᱦᱟᱹᱴᱤᱧ ᱟᱯᱮ ᱠᱟᱱ ᱛᱟᱵᱚᱱᱟ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱱᱤᱛᱚᱜ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱛᱤᱠᱤᱱᱟᱜ ᱮᱛᱟᱝ ᱦᱟᱛᱟᱝ ᱠᱷᱚᱱ ᱠᱤᱱ ᱪᱚᱱᱴᱟᱞ ᱚᱰᱚᱠ ᱟᱠᱟᱫ ᱥᱟᱹᱜᱩᱱ ᱛᱤ ᱛᱤᱠᱤᱱ ᱜᱟᱵᱟᱱ ᱟᱠᱟᱫ ᱟᱨ ᱵᱤᱸᱫᱤ ᱥᱩᱛᱟᱹᱢ ᱞᱮᱠᱟ ᱠᱤᱱ ᱜᱟᱱᱟᱜ ᱟᱠᱟᱫ ᱦᱟᱦᱟᱲᱟ ᱜᱮ ᱢᱤᱫ ᱥᱟᱹᱭᱨᱤ ᱚᱱᱚᱬᱦᱮ ᱟᱨ ᱚᱱᱟ ᱥᱟᱹᱭᱨᱤ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱᱟ ᱩᱦᱩ ᱛᱚᱵᱮ ᱫᱮᱞᱟ ᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱱᱤᱛᱚᱜ ᱦᱚᱸᱛᱚ ᱢᱮᱱᱟᱜ ᱟᱠᱟᱫ ᱜᱮᱭᱟ ᱠᱚᱨᱳᱱᱟ ᱚᱨᱥᱚᱝ ᱨᱮᱱᱟᱜ ᱠᱤᱪᱷᱤ ᱠᱚᱨᱮᱱᱴᱟᱭᱤᱱ ᱥᱮᱱᱴᱟᱨ ᱨᱮ ᱫᱚᱦᱚ ᱟᱠᱟᱫ ᱠᱚᱣᱟ ᱠᱚ ᱯᱚᱧᱪᱟᱭᱮᱛ ᱯᱤᱪᱷᱤ ᱛᱟᱲᱟᱢ ᱛᱮᱛᱟᱭ ᱥᱟᱭᱠᱮᱞ ᱛᱮᱛᱟᱭ ᱡᱟᱦᱟᱸ ᱞᱮᱠᱟ ᱛᱮᱜᱮ ᱥᱮᱴᱮᱨᱮᱱᱟ ᱠᱚ ᱡᱟᱱᱟᱢ ᱟᱹᱛᱩ ᱠᱚᱨᱮᱱᱴᱟᱭᱤᱱ ᱥᱮᱱᱴᱟᱨ ᱨᱮ ᱱᱤᱛᱚᱜ ᱠᱚᱥᱴᱚᱜ ᱠᱟᱱᱟ ᱠᱚ ᱫᱟᱠᱟ ᱩᱛᱩ ᱵᱮᱥ ᱵᱮᱥ ᱫᱟᱠᱟ ᱩᱛᱩ ᱜᱮ ᱮᱢ ᱫᱚ ᱦᱩᱱᱟᱹᱝ ᱫᱚᱨᱠᱟᱨ ᱟᱸᱜᱟ ᱵᱷᱟᱹᱨᱭᱟᱹᱭ ᱜᱚᱜ ᱟᱠᱟᱫ ᱟᱵᱚ ᱞᱟᱹᱜᱤᱫ ᱛᱮ ᱥᱚᱨᱠᱟᱨ ᱢᱤᱫ ᱫᱤᱱ ᱡᱤᱞ ᱢᱤᱫ ᱫᱤᱱ ᱦᱟᱹᱠᱩ ᱟᱨ ᱢᱤᱫ ᱫᱤᱱ ᱫᱚ ᱢᱩᱰᱷᱤ ᱜᱷᱩᱜᱽᱱᱤ ᱠᱳᱨᱳᱱᱟ ᱵᱷᱟᱭᱨᱚᱥ ᱜᱮᱛᱚ ᱟᱵᱚ ᱞᱟᱹᱜᱤᱫ ᱛᱮ ᱟᱹᱰᱤ ᱢᱟᱨᱟᱝ ᱡᱩᱜᱽᱱᱤ ᱦᱟᱱᱛᱮ ᱱᱟᱛᱮ ᱪᱟᱵᱟᱭᱮᱱᱟ ᱠᱚ ᱦᱚᱲ ᱠᱚ ᱩᱯᱟᱹᱱ ᱡᱷᱟᱯᱟᱱ ᱦᱟᱛᱟᱣ ᱠᱮᱜᱼᱟᱭ ᱡᱤᱣᱤ ᱛᱟᱵᱚᱱ ᱱᱚᱛᱮ ᱦᱚᱭ ᱫᱟᱜ ᱟᱢᱯᱷᱟᱱ ᱟᱢᱯᱷᱟᱱ ᱛᱮ ᱦᱚᱭ ᱩᱞᱴᱟᱹᱣ ᱪᱟᱵᱟ ᱠᱮᱜᱼᱟᱭ ᱥᱟᱹᱲᱤᱢ ᱨᱮᱱᱟᱜ ᱪᱟᱫᱽᱨᱟ ᱚᱲᱟᱜ ᱫᱩᱣᱟᱹᱨ ᱧᱮᱞᱚᱜ ᱠᱟᱱᱟ ᱛᱟᱵᱚ ᱡᱚᱛᱚ ᱦᱚᱲᱟᱜ ᱟᱹᱰᱤ ᱫᱷᱟᱫᱽᱨᱟ ᱚᱱᱟ ᱛᱟᱭᱱᱚᱢ ᱵᱟᱡᱟᱨ ᱫᱤᱥᱚᱢ ᱠᱚ ᱧᱤᱨ ᱪᱟᱵᱟᱭᱮᱱᱟ ᱡᱚᱛᱚ ᱦᱮᱸᱫᱮ ᱠᱟᱹᱦᱩ ᱪᱟᱥ ᱠᱤᱨᱥᱤ ᱡᱚᱡᱚᱢ ᱞᱟᱹᱜᱤᱫ ᱥᱮᱴᱮᱨᱮᱱᱟ ᱠᱚ ᱥᱟᱸᱜᱮ ᱯᱩᱦᱩ ᱯᱟᱨᱪᱟᱣ ᱮᱱᱟ ᱠᱚ ᱜᱚᱴᱟ ᱵᱟᱹᱫᱽ ᱡᱷᱟᱲ ᱱᱩᱠᱩ ᱜᱮᱵᱚ ᱢᱮᱛᱟ ᱠᱚ ᱠᱟᱱ ᱩᱰᱤᱭᱟᱹ ᱛᱮᱫᱚ ᱯᱚᱝᱜᱚᱯᱟᱲ ᱟᱯᱷᱨᱤᱠᱟ ᱠᱷᱚᱱᱟᱜ ᱦᱮᱡ ᱮᱱᱟ ᱠᱚ ᱟᱯᱷᱜᱟᱱᱤᱥᱛᱟᱱ ᱱᱩᱠᱩ ᱞᱟᱜᱟ ᱡᱷᱚᱲᱟ ᱞᱟᱹᱜᱤᱫ ᱵᱮᱱᱟᱣ ᱯᱮᱥᱮ ᱨᱟᱱ ᱟᱯᱷᱜᱟᱱᱤᱥᱛᱟᱱ ᱠᱷᱚᱱᱟᱜ ᱵᱚᱞᱚᱭᱮᱱᱟ ᱠᱚ ᱯᱟᱠᱤᱥᱛᱟᱱ ᱵᱷᱟᱨᱚᱛ ᱫᱤᱥᱚᱢ ᱛᱮᱦᱚᱸ ᱠᱚ ᱥᱮᱴᱮᱨᱮᱱᱟ ᱱᱩᱠᱩ ᱥᱟᱞᱟ ᱥᱚᱭᱛᱟᱱ ᱧᱮᱞ ᱧᱮᱞ ᱛᱮᱜᱮ ᱵᱚᱞᱚᱭᱮᱱᱟ ᱠᱚ ᱢᱚᱫᱽᱫᱷᱚ ᱯᱨᱚᱫᱮᱥ ᱞᱚᱥ ᱨᱮᱜᱮ ᱵᱚ ᱛᱟᱦᱮᱱᱟ ᱥᱟᱹᱨᱤᱜᱮ ᱯᱟᱞᱮᱱᱮᱥ ᱯᱩᱦᱩ ᱫᱚᱠᱚ ᱡᱚᱢ ᱩᱡᱟᱹᱲ ᱟᱵᱚᱣᱟᱜ ᱪᱟᱥ ᱫᱷᱚᱱ ᱟᱹᱰᱤ ᱜᱮᱠᱚ ᱰᱮᱧᱡᱟᱨᱟ ᱱᱩᱠᱩ ᱫᱚ ᱡᱚᱛᱚ ᱠᱷᱚᱱ ᱡᱚᱡᱚᱢ ᱞᱟᱹᱜᱤᱫ ᱛᱮᱢᱟ ᱡᱚᱛᱚ ᱯᱩᱦᱩ ᱜᱮ ᱢᱮᱞᱮ ᱢᱮᱞᱮ ᱡᱚᱢ ᱥᱤᱴᱷᱟᱹ ᱪᱟᱵᱟᱭᱟᱠᱚ ᱡᱚᱛᱚ ᱦᱩᱲᱩ ᱜᱮᱞᱮ ᱪᱟᱥ ᱠᱟᱛᱮ ᱟᱞᱚᱢ ᱨᱤᱠᱟᱹᱭ ᱦᱩᱲᱩ ᱪᱟᱣᱞᱮ ᱟᱭ ᱯᱩᱦᱩ ᱠᱚ ᱥᱮᱴᱮᱨ ᱞᱮᱱᱠᱷᱟᱱ ᱡᱚᱛᱚ ᱠᱚ ᱡᱚᱢ ᱥᱟᱭ ᱜᱮᱞᱮ ᱦᱩᱲᱩ ᱟᱨ ᱡᱚ ᱵᱟᱦᱟ ᱧᱮᱞ ᱠᱚ ᱟᱢ ᱪᱮᱯᱮᱡ ᱡᱚᱢ ᱛᱮᱜᱮ ᱵᱟᱠᱚ ᱥᱟᱴᱟᱣ ᱜᱷᱟᱱᱮ ᱜᱮᱠᱚ ᱨᱮᱯᱮᱡ ᱟᱵ ᱞᱟᱴᱷᱟ ᱠᱚᱜᱼᱟ ᱠᱚ ᱦᱩᱲᱩ ᱫᱟᱨᱮ ᱯᱮᱨᱮᱡ ᱩᱰᱟᱹᱣ ᱵᱟᱹᱜᱤᱭᱟᱜᱼᱟ ᱠᱚ ᱮᱠᱮᱱ ᱠᱷᱟᱲᱟ ᱪᱟᱨᱮᱡ ᱡᱚᱢᱮᱞ ᱡᱚᱢᱮᱞ ᱧᱮᱞ ᱠᱚᱣᱟ ᱢᱤᱫ ᱫᱷᱟᱹᱣ ᱛᱮᱜᱮ ᱩᱰᱟᱹᱣ ᱪᱟᱹᱥᱤ ᱠᱚᱣᱟᱜ ᱪᱟᱥ ᱫᱷᱚᱱ ᱡᱚᱛᱚ ᱠᱚ ᱡᱚᱢ ᱵᱩᱰᱟᱹᱣ ᱫᱩ ᱦᱟᱡᱟᱨ ᱠᱩᱲᱤ ᱨᱮᱫᱚ ᱪᱮᱫ ᱪᱚ ᱢᱮᱱᱟᱜ ᱛᱟᱵᱚᱱᱟ ᱫᱚᱥ ᱜᱚᱴᱟ ᱯᱟᱲᱟ ᱠᱷᱚᱱᱟᱜ ᱜᱮ ᱦᱩᱭᱩᱜ ᱠᱟᱱᱟ ᱟᱹᱰᱤ ᱞᱚᱥ ᱡᱚᱛᱚ ᱠᱚ ᱦᱟᱲᱟᱯ ᱥᱤᱴᱷᱟᱹ ᱠᱮᱜᱼᱟ ᱫᱟᱨᱮ ᱨᱮᱱᱟᱜ ᱡᱚ ᱡᱟᱹᱞᱤ ᱜᱮ ᱥᱤᱛᱩᱝ ᱞᱚᱞᱚ ᱠᱷᱟᱴᱟᱣ ᱞᱮᱱᱟ ᱵᱚ ᱟᱵᱚ ᱫᱚ ᱢᱟᱥᱮ ᱠᱷᱟᱹᱞᱤ ᱜᱮ ᱵᱟᱝ ᱫᱚᱵᱚᱱ ᱚᱲᱟᱣ ᱟᱠᱚ ᱦᱩᱲᱩ ᱫᱟᱨᱮ ᱨᱮ ᱞᱟᱴᱷᱟ ᱵᱟᱝ ᱫᱚᱵᱚ ᱚᱪᱚᱠ ᱛᱟᱠᱚ ᱥᱟᱢᱟᱝ ᱨᱮᱱᱟᱜ ᱰᱟᱴᱟ ᱵᱟᱝ ᱫᱚᱵᱚ ᱯᱚᱴᱚᱡ ᱛᱟᱠᱚᱣᱟ ᱵᱟᱱᱟᱨ ᱡᱟᱸᱜᱟ ᱴᱷᱤᱴᱬᱟᱹ ᱵᱟᱝ ᱫᱚᱵᱚ ᱨᱟᱹᱯᱩᱫ ᱛᱟᱠᱚᱣᱟ ᱡᱚᱛᱚ ᱤᱞ ᱯᱷᱟᱹᱠᱬᱟᱹ ᱵᱟᱝ ᱫᱚᱵᱚ ᱚᱰᱟᱣ ᱟᱠᱚ ᱯᱟᱹᱥᱤ ᱪᱮᱠᱟᱛᱮ ᱟᱫᱚ ᱯᱟᱨᱟᱝᱜᱚᱛ ᱧᱟᱢ ᱟᱵᱚᱱ ᱪᱟᱹᱥᱤ ᱡᱟᱦᱟᱸ ᱞᱮᱠᱟ ᱛᱮᱜᱮ ᱛᱚ ᱦᱩᱭ ᱟᱵᱚᱱᱟ ᱠᱟᱭᱫᱟ ᱛᱚᱵᱮ ᱮᱱᱟᱝ ᱪᱟᱹᱥᱤ ᱠᱚᱣᱟᱜ ᱦᱩᱭᱩᱜ ᱛᱟᱵᱚᱱᱟ ᱯᱷᱟᱭᱫᱟ ᱯᱩᱦᱩ ᱞᱟᱜᱟ ᱞᱟᱹᱜᱤᱫ ᱛᱮᱫᱚ ᱵᱮᱱᱟᱣ ᱟᱵᱚ ᱩᱯᱟᱹᱭ ᱪᱟᱹᱥᱤ ᱵᱚᱭᱦᱟ ᱠᱚ ᱢᱮᱥᱟ ᱠᱟᱛᱮ ᱨᱟᱱ ᱫᱮᱵᱚ ᱞᱟᱹᱯᱟᱹᱭ ᱵᱟᱝ ᱰᱚᱵᱚᱜᱚᱜ ᱢᱟᱹᱱᱥᱤᱠ ᱵᱟᱝ ᱫᱚ ᱨᱟᱱ ᱜᱮᱵᱚ ᱛᱚᱯᱟᱭ ᱪᱮᱫ ᱞᱮᱠᱟᱛᱮ ᱪᱟᱹᱥᱤ ᱵᱚᱭᱦᱟ ᱛᱟᱦᱮᱱ ᱟᱵᱚ ᱱᱟᱯᱟᱭ ᱵᱟᱝ ᱫᱚᱵᱚᱱ ᱞᱟᱜᱟ ᱠᱚᱣᱟ ᱧᱟᱢ ᱠᱟᱛᱮ ᱦᱟᱯᱟ ᱡᱚᱛᱚ ᱠᱚᱛᱮ ᱵᱚᱱ ᱵᱩᱫᱷᱤᱭᱟ ᱥᱮᱛᱟᱜ ᱞᱮᱱ ᱜᱮ ᱜᱟᱯᱟ ᱵᱟᱝ ᱫᱚᱵᱚ ᱵᱚᱸᱜᱟ ᱵᱩᱨᱩᱭ ᱥᱟᱹᱨᱤᱜᱮ ᱡᱟᱦᱮᱨ ᱜᱟᱲ ᱨᱮ ᱯᱩᱦᱩ ᱟᱞᱚ ᱠᱚ ᱟᱬᱜᱚᱱ ᱢᱟ ᱵᱮᱸᱜᱟᱲ ᱵᱤᱞᱟᱹᱛᱤ ᱯᱟᱲ ᱨᱮ ᱥᱟᱹᱨᱤ ᱠᱟᱛᱷᱟ ᱜᱮ ᱱᱚᱣᱟ ᱫᱚ ᱮᱲᱮ ᱫᱚ ᱟᱞᱚᱯᱮ ᱵᱷᱟᱹᱵᱤ ᱡᱚᱢ ᱛᱮᱠᱚ ᱩᱡᱟᱹᱲ ᱵᱟᱝᱠᱷᱟᱱ ᱡᱚᱛᱚ ᱯᱚᱴᱚᱢ ᱠᱩᱵᱤ ᱡᱚᱢ ᱩᱡᱟᱹᱲᱟᱵᱚ ᱡᱚᱢ ᱩᱡᱟᱹᱲᱟᱠᱚ ᱛᱟᱵᱚᱱ ᱡᱚᱛᱚ ᱪᱟᱥ ᱠᱤᱨᱥᱤ ᱨᱮᱦᱮᱫ ᱥᱮᱸᱫᱮᱡ ᱨᱟᱱ ᱵᱚᱭᱦᱟ ᱫᱮᱥᱮ ᱫᱮᱵᱚᱱ ᱵᱩᱨᱥᱤ ᱯᱩᱦᱩ ᱜᱩᱡᱩᱜ ᱞᱟᱹᱜᱤᱫ ᱵᱚᱭᱦᱟ ᱨᱟᱱ ᱫᱮᱵᱚᱱ ᱤᱨᱪᱤ ᱛᱚᱵᱮ ᱮᱱᱟᱝ ᱵᱟᱧᱪᱟᱜ ᱛᱟᱵᱚᱱᱟ ᱡᱚᱛᱚ ᱪᱟᱥ ᱠᱤᱨᱥᱤ ᱪᱟᱥ ᱫᱷᱚᱱ ᱠᱚ ᱤᱫᱤ ᱪᱟᱵᱟᱭᱟ ᱱᱩᱠᱩ ᱜᱮ ᱢᱟᱨᱟᱝ ᱢᱟᱦᱟᱡᱚᱱ ᱡᱚ ᱵᱤᱞᱤ ᱨᱮ ᱞᱟᱜᱟᱣ ᱟᱵᱚ ᱥᱟᱹᱨᱤ ᱜᱮ ᱵᱚᱭᱦᱟ ᱯᱷᱟᱨᱟᱰᱚᱱ ᱛᱟᱭᱱᱚᱢ ᱛᱮ ᱢᱟᱲᱟᱝ ᱛᱮ ᱮᱛᱚᱢ ᱛᱮ ᱠᱚᱧᱮ ᱛᱮ ᱯᱩᱦᱩ ᱠᱚ ᱥᱮᱴᱮᱨᱮᱱᱟ ᱵᱩᱨᱩᱰ ᱵᱩᱨᱩᱰ ᱪᱮᱯᱮᱡ ᱥᱤᱴᱷᱟᱹᱭᱟᱠᱚ ᱡᱚᱛᱚ ᱵᱟᱦᱟ ᱢᱩᱨᱩᱰ ᱞᱟᱜᱟ ᱡᱷᱚᱲᱟ ᱠᱚᱣᱟ ᱵᱚᱱ ᱫᱟᱞ ᱟᱵᱚ ᱴᱤᱧ ᱚᱲᱟᱜ ᱦᱚᱸ ᱠᱚ ᱩᱰᱟᱹᱣ ᱵᱚᱞᱚᱱ ᱫᱩᱣᱟᱹᱨ ᱫᱮᱵᱚᱱ ᱥᱤᱧ